ᱱᱚᱜᱼᱚᱭ ᱧᱮᱞᱚᱜ ᱠᱟᱱ ᱱᱚᱜᱼᱚᱭ ᱱᱚᱰᱮ ᱫᱚ ᱢᱟᱜᱽ ᱥᱟᱞᱮ ᱧᱩᱛᱩᱢ ᱛᱮ ᱵᱚᱸᱜᱟᱼᱵᱩᱨᱩ ᱦᱩᱭ ᱠᱟᱱᱟ ᱟᱨ ᱥᱟᱢᱟᱝ ᱨᱮ ᱚᱱᱮ ᱥᱟᱜᱟᱲ ᱵᱮᱱᱟᱣ ᱞᱟᱹᱜᱤᱫ ᱦᱟᱸᱜ ᱰᱷᱟᱹᱣᱨᱟᱹᱜ ᱟᱹᱜᱩ ᱠᱟᱛᱮ ᱫᱚᱦᱚ ᱠᱟᱱᱟ ᱵᱚᱸᱜᱟᱼᱵᱩᱨᱩ ᱛᱟᱭᱚᱢ ᱱᱟᱦᱟᱜ ᱱᱚᱛᱮ ᱨᱮ ᱨᱚ ᱜᱮᱫ ᱛᱟᱭᱚᱢ ᱦᱟᱸᱜ ᱥᱳᱲᱮ ᱪᱚᱸᱫᱟ ᱦᱩᱭ ᱠᱟᱱᱟ ᱱᱩᱠᱩ ᱠᱚ ᱪᱷᱩᱴᱟᱹᱣ ᱠᱟᱱᱟ ᱟᱨ ᱠᱤᱪᱷᱩ ᱜᱟᱱ ᱫᱚᱠᱚ ᱜᱟᱞᱚᱪᱮᱜᱼᱟ ᱮᱢᱟᱱ ᱛᱮᱢᱟᱱ ᱠᱟᱛᱷᱟ ᱦᱟᱲᱟᱢ ᱦᱚᱲ ᱠᱚ ᱟᱨ ᱦᱟᱺᱰᱤ ᱵᱚᱰᱚᱡ ᱦᱚᱸ ᱦᱩᱭ ᱠᱟᱱᱟ ᱚᱠᱚᱭ ᱠᱚᱫᱚ ᱦᱟᱺᱰᱤ ᱠᱚ ᱧᱩᱭᱮᱜᱼᱟ ᱟᱨ ᱛᱤᱱᱟᱹᱜ ᱜᱟᱱ ᱠᱚᱲᱟ ᱠᱚᱫᱚ ᱱᱟᱦᱟᱜ ᱠᱚ ᱦᱮᱡ ᱠᱟᱱᱟ ᱩᱱᱠᱩ ᱠᱚ ᱧᱮᱞᱮᱜᱼᱟ ᱠᱚ ᱡᱟᱦᱮᱨ ᱨᱮ ᱪᱮᱫ ᱠᱚ ᱪᱤᱠᱟᱹ ᱦᱩᱭᱩᱜ ᱠᱟᱱᱟ ᱪᱮᱫ ᱱᱚᱰᱮᱱᱟᱜ ᱱᱚᱣᱟ ᱨᱤᱛᱤ ᱱᱤᱛᱤ ᱡᱟᱦᱮᱨ ᱨᱮᱱᱟᱜ ᱵᱮᱵᱚᱥᱛᱷᱟ ᱚᱠᱟ ᱞᱮᱠᱟ ᱟᱨ ᱪᱮᱫ ᱠᱚᱠᱚ ᱪᱤᱠᱟᱹᱭᱟ ᱚᱱᱟ ᱠᱚ ᱛᱤᱱᱟᱹᱜ ᱜᱟᱱ ᱚᱞᱚᱜ ᱠᱚᱲᱟ ᱠᱚ ᱦᱮᱡ ᱠᱟᱱᱟ ᱩᱱᱠᱩ ᱫᱚ ᱡᱟᱭᱦᱳᱠ ᱠᱚ ᱱᱚᱰᱮ ᱠᱚ ᱛᱤᱸᱜᱩ ᱠᱟᱛᱮ ᱠᱚ ᱧᱮᱞᱮᱜᱼᱟ

ᱮᱢᱟ ᱟᱨᱦᱚᱸ ᱵᱟᱨᱭᱟ ᱵᱟᱹᱲᱛᱤᱭᱮᱱ ᱫᱚ ᱵᱟᱨᱭᱟ ᱥᱟᱜᱟᱲ ᱠᱟᱰᱟ ᱯᱮ ᱚᱠᱟ ᱠᱮᱫ ᱠᱚᱣᱟ ᱮᱢᱟᱭᱟ ᱟᱨᱦᱚᱸ ᱵᱟᱨᱭᱟ ᱥᱟᱜᱟᱲ ᱵᱟᱹᱲᱛᱤᱭᱮᱱᱟ ᱠᱟᱰᱟ ᱠᱚ ᱚᱠᱟᱭᱮᱱᱟ ᱠᱟᱰᱟ ᱚᱠᱟ ᱥᱮᱱ ᱠᱚ ᱵᱟᱭᱟᱨᱮᱱᱟ ᱯᱟᱨᱟ ᱚᱠᱟ ᱯᱩᱠᱷᱨᱤ ᱠᱚᱨᱮ ᱠᱚ ᱡᱚᱵᱮᱭᱮᱱᱟ

ᱟᱵᱚ ᱢᱟᱹᱡᱷᱤ ᱯᱟᱨᱟᱱᱤᱠ ᱜᱚᱰᱮᱛ ᱟᱨ ᱡᱟᱦᱟᱸ ᱛᱤᱱᱟᱹᱜ ᱯᱚᱫᱚ ᱯᱚᱫᱚᱵᱤ ᱨᱮ ᱢᱮᱱᱟᱜ ᱵᱚᱱᱟ ᱢᱮᱱᱟᱜ ᱠᱚᱛᱟ ᱵᱚᱱᱟ ᱟᱹᱛᱩ ᱜᱚᱨᱟᱢ ᱨᱮᱱ ᱡᱟᱦᱟᱸ ᱢᱩᱠᱷᱤᱭᱟᱹ ᱩᱱᱠᱩ ᱠᱚ ᱚᱲᱟᱜ ᱛᱮ ᱛᱮᱦᱮᱧ ᱱᱚᱣᱟ ᱥᱟᱜᱟᱲ ᱜᱚᱦᱚᱲ ᱤᱫᱤ ᱦᱩᱭᱩᱜ ᱠᱟᱱᱟ ᱱᱚᱣᱟ ᱡᱟᱦᱮᱨ ᱜᱟᱲ ᱠᱷᱚᱱ ᱩᱱᱠᱩ ᱥᱟᱜᱟᱲ ᱠᱚ ᱜᱚᱦᱚᱲ ᱟᱠᱟᱫᱼᱟ ᱱᱩᱠᱩ ᱠᱟᱰᱟ ᱵᱚᱱ ᱧᱮᱞ ᱧᱟᱢ ᱠᱚᱢᱟ ᱱᱩᱠᱩ ᱚᱱᱟ ᱥᱟᱶᱛᱮ ᱩᱱᱠᱩ ᱠᱟᱰᱟ ᱞᱟᱜᱟ ᱠᱚᱦᱚᱸ ᱱᱟᱦᱟᱜ ᱠᱚ ᱯᱟᱸᱡᱟ ᱟᱠᱟᱫ ᱠᱚᱣᱟ ᱠᱟᱰᱟ ᱞᱚᱜᱚᱱ ᱱᱩᱠᱤᱱ ᱵᱟᱹᱠᱤᱱ ᱛᱟᱲᱟᱢ ᱫᱟᱲᱮᱭᱟᱜ ᱠᱟᱱᱟ ᱤᱧ ᱦᱚᱸ ᱱᱟᱜ ᱠᱟᱰᱟ ᱞᱟᱜᱟ ᱠᱚ ᱵᱚᱨᱫᱷᱚ ᱠᱟᱹᱫᱤᱧᱟ ᱟᱹᱰᱤ ᱢᱟᱨᱟᱝ ᱴᱷᱮᱸᱜᱟ ᱠᱚ ᱥᱟᱵ ᱠᱟᱹᱫᱤᱧᱟ ᱱᱩᱠᱩ ᱠᱟᱰᱟ ᱚᱠᱟ ᱠᱚ ᱥᱮᱱ ᱠᱚ ᱫᱟᱹᱲᱟ ᱩᱱᱠᱩ ᱟᱹᱰᱤ ᱜᱟᱱ ᱯᱤᱴᱷᱟᱹᱣ ᱠᱟᱛᱮ ᱥᱤᱫᱷᱟᱹ ᱦᱩᱭᱩᱜᱼᱟ ᱱᱩᱠᱩ ᱦᱩᱭᱩᱜᱼᱟ ᱟᱹᱰᱤ ᱜᱟᱱ ᱩᱫᱽᱢᱟᱹ ᱪᱟᱵᱟ ᱠᱟᱱᱟ ᱠᱚ ᱱᱩᱠᱩ ᱠᱟᱰᱟ Oh, oh! ᱦᱮᱸ ᱦᱮᱸ ᱱᱚᱰᱮ ᱞᱟᱸᱫᱟ ᱞᱟᱸᱫᱟ ᱵᱟᱝ ᱪᱟᱹᱞᱩᱜᱼᱟ ᱢᱟᱭᱟ ᱠᱟᱰᱟ ᱱᱩᱭ ᱠᱟᱰᱟ ᱢᱟᱭᱟ ᱚᱠᱟ ᱞᱮᱠᱟᱭᱮᱱᱟ ᱩᱱᱟᱹᱝ ᱫᱚ ᱢᱚᱦᱚ ᱵᱚᱱ ᱠᱟᱰᱟ ᱪᱟᱜ ᱵᱚᱱ ᱠᱟᱜ ᱠᱟᱱᱟ ᱦᱟᱯᱮ ᱦᱟᱯᱮ ᱦᱟᱯᱮ ᱮ ᱢᱤᱫᱛᱮ ᱢᱤᱫᱛᱮ ᱢᱤᱫᱛᱮ ᱮ ᱢᱟ ᱮ ᱱᱩᱠᱩ ᱢᱟ ᱜᱚᱦᱚᱲ ᱦᱩᱡᱩᱲ ᱫᱤᱭᱟ ᱱᱩᱠᱩ ᱫᱚ ᱟᱹᱰᱤ ᱫᱚᱢᱦᱚ ᱫᱚᱢᱦᱚ ᱠᱟᱰᱟ ᱫᱤᱭᱟ ᱟᱞᱮ ᱟᱞᱚᱯᱮ ᱞᱮᱵᱮᱫ ᱧᱟᱢᱟ

ᱢᱟᱨᱮ ᱱᱟᱭᱠᱮ ᱚᱲᱟᱜ ᱠᱟᱱᱟ ᱱᱟᱦᱟᱜ ᱱᱚᱰᱮ ᱠᱟᱰᱟ ᱠᱚ ᱥᱮᱴᱮᱨ ᱟᱠᱟᱱᱟ ᱡᱟᱦᱳ ᱢᱟᱲᱟᱝ ᱱᱟᱭᱠᱮ ᱠᱤᱱ ᱛᱟᱦᱮᱸᱭᱟ ᱢᱟᱹᱡᱷᱤ ᱟᱨ ᱱᱟᱭᱠᱮ ᱢᱟ ᱱᱟᱦᱟᱜ ᱢᱤᱫᱴᱟᱝ ᱜᱮᱵᱚᱱ ᱫᱚᱦᱚ ᱟᱠᱟᱫ ᱠᱚ ᱛᱟᱦᱮᱸᱫ ᱟᱫᱚ ᱛᱮᱦᱮᱧ ᱠᱷᱚᱱ ᱫᱚ ᱱᱟᱦᱟᱜ ᱱᱚᱣᱟ ᱢᱟᱜᱽ ᱥᱟᱞᱮ ᱨᱮ ᱱᱟᱭᱠᱮ ᱵᱚᱫᱚᱞ ᱦᱩᱭᱮᱱᱟ ᱫᱚᱲᱟ ᱛᱮᱫᱚ ᱱᱟᱦᱟᱜ ᱟᱨ ᱢᱤᱫ ᱦᱚᱲ ᱠᱤᱱ ᱱᱟᱭᱠᱮᱜ ᱠᱟᱱᱟ ᱥᱮ ᱟᱨ ᱢᱟᱹᱡᱷᱤᱜ ᱠᱟᱱᱟ ᱠᱤᱱ ᱛᱮᱦᱮᱧ ᱫᱚ ᱱᱚᱣᱟ ᱫᱚ ᱢᱟᱨᱮ ᱱᱟᱭᱠᱮ ᱚᱲᱟᱜ ᱠᱟᱱᱟ ᱱᱚᱰᱮ ᱠᱟᱰᱟ ᱥᱟᱜᱟᱲ ᱵᱚᱞᱚᱭᱮᱱᱟ ᱱᱚᱣᱟ

ᱟᱨ ᱱᱩᱠᱩ ᱱᱩᱠᱩ ᱫᱚ ᱠᱟᱲᱟ ᱞᱟᱜᱟ ᱠᱚ ᱠᱟᱲᱟ ᱞᱟᱜᱟ ᱠᱚ ᱟᱹᱰᱤ ᱫᱚᱢᱵᱷᱚ ᱫᱚᱢᱵᱷᱚ ᱠᱚ ᱱᱩᱠᱩ ᱠᱟᱲᱟ ᱚᱱᱠᱟ ᱤᱠᱷᱟᱹᱱ ᱱᱚᱝᱠᱟ ᱫᱚᱢᱵᱷᱚ ᱦᱚᱸ ᱠᱟᱲᱟ ᱵᱟᱠᱚ ᱟᱠᱚᱲ ᱫᱟᱲᱮ ᱠᱚ ᱠᱟᱱᱟ ᱠᱟᱲᱟ ᱱᱚᱝᱠᱟ ᱠᱚ ᱠᱟᱢᱥᱟᱭᱮᱱᱟ ᱚᱱᱟ ᱥᱟᱜᱟᱲ ᱠᱚᱠᱚ ᱜᱚᱦᱚᱲ ᱵᱩᱡᱩᱲ ᱤᱫᱤᱭᱮᱫᱟ